ᱱᱚᱣᱟ ᱧᱮᱞᱚᱜ ᱠᱟᱱ ᱱᱚᱣᱟ ᱫᱚ ᱡᱷᱟᱲᱠᱷᱚᱸᱰ ᱨᱮᱱᱟᱜ ᱡᱟᱢᱥᱮᱫᱽᱯᱩᱨ ᱨᱮᱱᱟᱜ ᱵᱟᱭᱨᱤᱰᱤ ᱨᱮ ᱢᱮᱱᱟᱜ ᱡᱟᱦᱮᱨ ᱛᱷᱟᱱ ᱨᱮᱱᱟᱜ ᱜᱮᱴ ᱟᱫᱚ ᱱᱚᱰᱮ ᱜᱮ ᱦᱮᱡ ᱦᱩᱭ ᱞᱮᱱᱟ ᱱᱚᱰᱮ ᱢᱟᱨᱥᱤ ᱦᱚᱥᱯᱤᱴᱟᱞ ᱟᱫᱚ ᱱᱚᱰᱮ ᱧᱮᱞ ᱧᱟᱢ ᱠᱮᱫᱟ ᱵᱟᱭᱨᱤᱰᱤ ᱨᱮᱱᱟᱜ ᱡᱟᱦᱮᱨ ᱛᱷᱟᱱ ᱦᱚᱸᱜᱼᱚ ᱱᱚᱣᱟ ᱜᱮᱴ ᱱᱚᱛᱮ ᱫᱚ ᱟᱹᱰᱤ ᱜᱟᱡᱟᱲ ᱜᱮ ᱧᱮᱞᱚᱜ ᱠᱟᱱᱟ ᱱᱚᱛᱮ ᱦᱟᱱᱟ ᱵᱷᱤᱛᱤᱨ ᱥᱮᱱ ᱚᱱᱟ ᱦᱚᱸ ᱧᱮᱞ ᱞᱮᱫᱟ ᱱᱚᱰᱮ ᱨᱮ ᱜᱮᱴ ᱠᱚ ᱥᱤᱧ ᱠᱟᱫᱟ ᱚᱱᱟ ᱵᱟᱦᱨᱮ ᱠᱷᱚᱱᱟᱜ ᱜᱮ ᱱᱚᱰᱮ ᱚᱸᱰᱮ ᱢᱤᱫᱴᱟᱝ ᱤᱭᱟᱹ ᱞᱟᱜᱟᱣ ᱢᱮᱱᱟᱜᱼᱟ ᱛᱤᱥ ᱠᱚ ᱵᱮᱱᱟᱣ ᱟᱠᱟᱫᱟ ᱚᱱᱟ ᱱᱚᱣᱟ ᱫᱚ ᱵᱟᱨᱤᱰᱤ ᱨᱮᱱᱟᱜ ᱞᱟᱦᱟᱨᱮ ᱢᱮᱱᱟᱜᱼᱟ ᱢᱟᱨᱥᱤ ᱦᱚᱥᱯᱤᱴᱟᱞ ᱟᱫᱚ ᱱᱚᱰᱮ ᱦᱚᱥᱯᱤᱴᱟᱞ ᱜᱮ ᱦᱮᱡ ᱦᱩᱭ ᱞᱮᱱᱟ ᱟᱫᱚ ᱱᱚᱰᱮ ᱦᱤᱡᱩᱜ ᱦᱤᱡᱩᱜ ᱛᱮ ᱧᱮᱞ ᱧᱟᱢ ᱠᱮᱫᱟ ᱡᱟᱦᱮᱨ ᱛᱷᱟᱱ ᱚᱱᱟ ᱡᱟᱦᱮᱨ ᱛᱷᱟᱱ ᱨᱮᱱᱟᱜ ᱜᱮᱴ ᱜᱮ ᱦᱟᱸᱜ ᱱᱚᱰᱮ ᱵᱚᱱ ᱧᱮᱞ ᱧᱟᱢ ᱮᱫᱟ ᱟᱨ ᱱᱚᱰᱮ ᱢᱤᱫᱴᱟᱝ ᱤᱭᱟᱹ ᱠᱚ ᱞᱟᱜᱟᱣ ᱟᱠᱟᱫ ᱡᱷᱟᱲᱠᱷᱚᱸᱰ ᱥᱚᱨᱠᱟᱨ ᱠᱚᱞᱭᱟᱱ ᱵᱤᱵᱷᱟᱜᱽ ᱯᱟᱦᱴᱟ ᱠᱷᱚᱱᱟᱜ ᱚᱱᱟ ᱫᱚ ᱵᱟᱦᱮᱵ ᱵᱟᱨᱤᱰᱤ ᱡᱟᱦᱮᱨ ᱛᱷᱟᱱ ᱠᱤ ᱜᱷᱮᱨᱟᱵᱚᱱᱫᱤ ᱠᱟᱥᱤᱞᱟᱞᱱᱟᱛᱷ ᱢᱟᱱᱚᱱᱤᱭᱟ ᱠᱚᱞᱭᱟᱱ ᱢᱚᱱᱛᱨᱤ ᱪᱟᱢᱯᱟᱭ ᱥᱚᱨᱮᱱ ᱥᱨᱤ ᱵᱤᱫᱽᱫᱩᱛ ᱪᱚᱨᱚᱱ ᱢᱟᱦᱟᱛᱚ ᱮᱵᱚᱝ ᱥᱚᱨᱭᱩ ᱨᱟᱭ ᱢᱟᱱᱚᱱᱤᱭᱟ ᱥᱟᱝᱥᱟᱫᱽ ᱡᱟᱢᱥᱮᱫᱽᱯᱩᱨ ᱞᱳᱠᱥᱚᱵᱷᱟ ᱪᱷᱮᱛᱨᱚ ᱠᱤ

ᱵᱚᱱ ᱧᱮᱞ ᱫᱟᱲᱮᱭᱟᱜ ᱠᱟᱱᱟ ᱟᱫᱚ ᱮᱱ ᱨᱮᱦᱚᱸ ᱚᱱᱟ ᱵᱷᱤᱛᱤᱨ ᱜᱟᱡᱟᱲ ᱜᱮ ᱧᱮᱞᱚᱜ ᱠᱟᱱᱟ ᱫᱟᱨᱮ ᱱᱟᱹᱲᱤ ᱠᱚᱫᱚ ᱢᱮᱱᱟᱜ ᱜᱮᱭᱟ ᱚᱸᱰᱮ ᱢᱤᱫᱴᱟᱝ ᱥᱟᱨᱡᱚᱢ ᱫᱟᱨᱮ ᱧᱮᱞᱚᱜ ᱠᱟᱱᱟ ᱡᱟᱠ ᱱᱚᱰᱮ ᱛᱤᱥ ᱠᱚ ᱡᱟᱦᱮᱨ ᱛᱷᱟᱱ ᱨᱮᱱᱟᱜ ᱵᱚᱸᱜᱟᱼᱵᱩᱨᱩ ᱠᱚ ᱛᱤᱥ ᱦᱩᱭ ᱵᱟᱲᱟᱜᱼᱟ ᱱᱚᱰᱮ ᱩᱱ ᱡᱚᱠᱷᱟᱱ ᱵᱚᱞᱚ ᱨᱮᱱᱟᱜ ᱥᱩᱡᱳᱜᱽ ᱦᱩᱭ ᱫᱟᱲᱮᱭᱟᱜᱼᱟ ᱟᱫᱚ ᱮᱱᱠᱷᱟᱱ ᱢᱟ ᱛᱚᱵᱮ ᱧᱮᱧᱮᱞᱤᱭᱟᱹ ᱠᱚ ᱱᱚᱣᱟ ᱫᱚ ᱡᱷᱟᱲᱠᱷᱚᱸᱰ ᱯᱚᱱᱚᱛ ᱨᱮᱱᱟᱜ ᱡᱟᱢᱥᱮᱫᱽᱯᱩᱨ ᱨᱮᱱᱟᱜ ᱵᱟᱨᱤᱰᱤ ᱨᱮᱱᱟᱜ ᱡᱟᱦᱮᱨ ᱛᱷᱟᱱ ᱨᱮᱱᱟᱜ ᱪᱤᱛᱟᱹᱨ ᱵᱚᱱ ᱧᱮᱞ ᱮᱫᱟ ᱮᱱᱠᱷᱟᱱ ᱢᱟ ᱛᱚᱵᱮ ᱧᱮᱞ ᱠᱮᱫᱟ ᱵᱚᱱ ᱜᱮᱴ ᱜᱮᱴ ᱠᱷᱚᱱᱟᱜ ᱵᱟᱭᱨᱮ ᱠᱷᱚᱱᱟᱜ ᱢᱟ ᱛᱚᱵᱮ ᱥᱟᱱᱟᱢ ᱠᱚᱜᱮ ᱡᱚᱦᱟᱨ